ᱡᱚᱦᱟᱨ ᱛᱮᱦᱮᱧᱟᱜ ᱟᱨ ᱢᱤᱫ ᱱᱟᱣᱟ ᱵᱷᱤᱰᱤᱭᱳ ᱨᱮ ᱥᱟᱱᱟᱢ ᱠᱚᱜᱮ ᱥᱟᱹᱜᱩᱱ ᱫᱟᱨᱟᱢ ᱛᱮᱦᱮᱧᱟᱜ ᱵᱷᱤᱰᱤᱭᱳ ᱨᱮᱫᱚ ᱜᱮᱞ ᱪᱟᱱᱟᱪ ᱱᱟᱜᱟᱢ ᱥᱟᱛᱟᱢ ᱨᱮᱭᱟᱜ ᱫᱩ ᱦᱟᱡᱟᱨ ᱩᱱᱤᱥ ᱥᱟᱞ ᱨᱮ ᱡᱟᱦᱟᱸ ᱵᱟᱨᱜᱮᱞ ᱜᱚᱴᱟᱝ ᱮᱢᱥᱤᱠᱤᱭᱩ ᱠᱩᱠᱞᱤ ᱠᱚ ᱦᱮᱡ ᱞᱮᱱᱟ ᱚᱱᱟ ᱠᱩᱠᱞᱤ ᱠᱚ ᱤᱫᱤ ᱠᱟᱛᱮ ᱜᱟᱞᱚᱪ ᱦᱩᱭᱩᱜᱼᱟ ᱪᱚᱞᱚ ᱛᱚᱵᱮ ᱠᱩᱠᱞᱤ ᱠᱚᱵᱚ ᱧᱮᱞ ᱞᱮᱜᱮ ᱛᱷᱚᱠ ᱚ ᱥᱟᱹᱨᱤ ᱛᱮᱞᱟ ᱵᱟᱪᱷᱟᱣ ᱠᱟᱛᱮ ᱚᱞ ᱢᱮ ᱯᱳᱭᱞᱳ ᱨᱮᱭᱟᱜ ᱠᱩᱠᱞᱤ ᱢᱳᱦᱚᱱ ᱵᱟᱜᱟᱱ ᱠᱞᱟᱵᱽ ᱟᱭ ᱮᱯᱷ ᱮ ᱥᱤᱞᱰ ᱠᱚ ᱡᱤᱛᱠᱟᱹᱨ ᱞᱮᱱᱟ ᱥᱟᱹᱨᱤ ᱛᱮᱞᱟ ᱦᱩᱭᱩᱜᱼᱟ ᱤ ᱨᱮᱭᱟᱜ ᱢᱤᱫ ᱜᱮᱥᱟᱭ ᱟᱨᱮ ᱥᱟᱭ ᱢᱤᱫ ᱜᱮᱞ ᱢᱤᱫ ᱥᱟᱹᱦᱤᱛ ᱨᱮ ᱫᱚᱥᱟᱨ ᱠᱩᱠᱞᱤ ᱫᱟᱫᱟ ᱥᱟᱦᱮᱵᱽ ᱯᱷᱟᱞᱠᱮ ᱥᱤᱨᱯᱟᱹ ᱥᱮᱞᱮᱫ ᱛᱟᱦᱮᱸ ᱠᱟᱱᱟ ᱥᱟᱹᱨᱤ ᱛᱮᱞᱟ ᱦᱩᱭᱩᱜᱼᱟ ᱚ ᱨᱮᱭᱟᱜ ᱪᱚᱞᱚᱛ ᱪᱤᱛᱨᱚ ᱥᱟᱶ ᱯᱮ ᱨᱮᱭᱟᱜ ᱠᱩᱠᱞᱤ ᱜᱨᱟᱢ ᱵᱟᱨᱛᱟ ᱯᱨᱚᱠᱟᱥᱤᱠᱟ ᱩᱪᱷᱟᱹᱱᱚᱜ ᱛᱟᱦᱮᱸ ᱥᱟᱹᱨᱤ ᱛᱮᱞᱟ ᱦᱩᱭᱩᱜᱼᱟ ᱤ ᱨᱮᱭᱟᱜ ᱠᱩᱥᱴᱤᱭᱟ ᱠᱷᱚᱱ ᱯᱩᱱ ᱨᱮᱭᱟᱜ ᱠᱩᱠᱞᱤ ᱠᱳᱞᱠᱟᱛᱟ ᱵᱤᱥᱥᱚ ᱵᱤᱫᱽᱫᱟᱞᱚᱭ ᱨᱮ ᱯᱳᱭᱞᱳ ᱵᱤ ᱮ ᱵᱤᱱᱤᱰ ᱦᱩᱭ ᱞᱮᱱᱟ ᱥᱟᱹᱨᱤ ᱛᱮᱞᱟ ᱦᱩᱭᱩᱜᱼᱟ ᱟ ᱨᱮᱭᱟᱜ ᱢᱤᱫ ᱜᱮᱥᱟᱭ ᱤᱨᱟᱹᱞ ᱥᱟᱭ ᱢᱚᱬᱮ ᱜᱮᱞ ᱤᱨᱟᱹᱞ ᱥᱟᱹᱦᱤᱛ ᱨᱮ ᱢᱚᱬᱮ ᱨᱮᱭᱟᱜ ᱠᱩᱠᱞᱤ ᱠᱳᱞᱠᱟᱛᱟ ᱥᱟᱬᱮᱥ ᱠᱚᱞᱮᱡᱽ ᱨᱮᱱ ᱯᱳᱭᱞᱳ ᱚᱫᱽᱫᱷᱟᱯᱚᱠ ᱛᱟᱦᱮᱸ ᱠᱟᱱᱟᱭ ᱥᱟᱹᱨᱤ ᱛᱮᱞᱟ ᱦᱩᱭᱩᱜᱼᱟ ᱚ ᱨᱮᱭᱟᱜ ᱰᱚᱠᱴᱚᱨ ᱮᱢ ᱡᱮ ᱵᱨᱟᱢᱞᱤ ᱛᱩᱨᱩᱭ ᱨᱮᱭᱟᱜ ᱠᱩᱠᱞᱤ ᱛᱤᱛᱩᱢᱤᱨᱟᱜ ᱟᱥᱚᱞ ᱧᱩᱛᱩᱢ ᱛᱟᱦᱮᱸ ᱠᱟᱱᱟ ᱥᱟᱹᱨᱤ ᱛᱮᱞᱟ ᱦᱩᱭᱩᱜᱼᱟ ᱤ ᱨᱮᱭᱟᱜ ᱢᱤᱨ ᱱᱤᱥᱟᱨ ᱟᱞᱤ ᱮᱭᱟᱭ ᱨᱮᱭᱟᱜ ᱠᱩᱠᱞᱤ ᱥᱚᱱᱱᱟᱥᱤ ᱯᱷᱚᱠᱤᱨ ᱞᱟᱹᱲᱦᱟᱹᱭ ᱨᱮᱱ ᱱᱮᱛᱟ ᱛᱟᱦᱮᱸ ᱠᱟᱱᱟᱭ ᱥᱟᱹᱨᱤ ᱛᱮᱞᱟ ᱦᱩᱭᱩᱜᱼᱟ ᱤ ᱨᱮᱭᱟᱜ ᱫᱮᱵᱤ ᱪᱳᱣᱫᱷᱚᱨᱟᱱᱤ ᱤᱨᱟᱹᱞ ᱨᱮᱭᱟᱜ ᱠᱩᱠᱞᱤ ᱵᱚᱱᱫᱮ ᱢᱟᱛᱨᱚᱢ ᱥᱮᱨᱮᱧ ᱚᱞ ᱦᱩᱭ ᱞᱮᱱᱟ ᱥᱟᱹᱨᱤ ᱛᱮᱞᱟ ᱦᱩᱭᱩᱜᱼᱟ ᱤ ᱨᱮᱭᱟᱜ ᱢᱤᱫ ᱜᱮᱥᱟᱭ ᱤᱨᱟᱹᱞ ᱥᱟᱭ ᱮᱭᱟᱭ ᱜᱮᱞ ᱢᱚᱬᱮ ᱥᱟᱹᱦᱤᱛ ᱨᱮ ᱟᱨᱮ ᱨᱮᱭᱟᱜ ᱠᱩᱠᱞᱤ ᱵᱚᱨᱛᱚᱢᱟᱱ ᱵᱷᱟᱨᱚᱛ ᱯᱚᱛᱚᱵ ᱮ ᱚᱞ ᱟᱠᱟᱫᱟ ᱥᱟᱹᱨᱤ ᱛᱮᱞᱟ ᱦᱩᱭᱩᱜᱼᱟ ᱤ ᱨᱮᱭᱟᱜ ᱥᱟᱢᱤ ᱵᱤᱵᱮᱠᱟᱱᱚᱱᱫᱚ ᱜᱮᱞ ᱨᱮᱭᱟᱜ ᱠᱩᱠᱞᱤ ᱜᱚᱜᱚᱱᱮᱱᱫᱨᱚᱱᱟᱛᱷ ᱴᱷᱟᱠᱩᱨ ᱛᱟᱦᱮᱸ ᱠᱟᱱᱟᱭ ᱥᱟᱹᱨᱤ ᱛᱮᱞᱟ ᱦᱩᱭᱩᱜᱼᱟ ᱩ ᱨᱮᱭᱟᱜ ᱵᱮᱝᱜᱚ ᱪᱤᱛᱨᱚ ᱥᱤᱞᱯᱤ ᱜᱮᱞ ᱢᱤᱫ ᱨᱮᱭᱟᱜ ᱠᱩᱠᱞᱤ ᱵᱚᱨᱱᱚ ᱯᱚᱨᱤᱪᱚᱭ ᱩᱪᱷᱟᱹᱱ ᱞᱮᱱᱟ ᱥᱟᱹᱨᱤ ᱛᱮᱞᱟ ᱦᱩᱭᱩᱜᱼᱟ ᱤ ᱨᱮᱭᱟᱜ ᱢᱤᱫ ᱜᱮᱥᱟᱭ ᱤᱨᱟᱹᱞ ᱥᱟᱭ ᱢᱚᱬᱮ ᱜᱮᱞ ᱢᱚᱬᱮ ᱥᱟᱹᱦᱤᱛ ᱨᱮ ᱜᱮᱞᱵᱟᱨ ᱨᱮᱭᱟᱜ ᱠᱩᱠᱞᱤ ᱵᱮᱝᱜᱚᱞ ᱴᱮᱠᱱᱤᱠᱮᱞ ᱤᱱᱥᱴᱤᱴᱤᱭᱩᱴ ᱛᱷᱟᱯᱚᱱ ᱞᱮᱱᱟ ᱥᱟᱹᱨᱤ ᱛᱮᱞᱟ ᱦᱩᱭᱩᱜᱼᱟ ᱟᱨᱮᱭᱟᱜ ᱢᱤᱫ ᱜᱮᱥᱟᱭ ᱟᱨᱮ ᱥᱟᱭ ᱛᱩᱨᱩᱭ ᱥᱟᱹᱦᱤᱛ ᱨᱮ ᱜᱮᱞᱯᱮ ᱨᱮᱭᱟᱜ ᱠᱩᱠᱞᱤ ᱥᱚᱨᱵᱚ ᱵᱷᱟᱨᱚᱛᱤᱭᱚ ᱠᱤᱥᱟᱱ ᱥᱚᱵᱷᱟ ᱨᱮᱱ ᱯᱳᱭᱞᱳ ᱥᱚᱵᱷᱟᱯᱚᱛᱤ ᱛᱟᱦᱮᱸ ᱠᱟᱱᱟᱭ ᱥᱟᱹᱨᱤ ᱛᱮᱞᱟ ᱦᱩᱭᱩᱜᱼᱟ ᱟᱨ ᱨᱮᱭᱟᱜ ᱥᱟᱢᱤ ᱥᱚᱦᱚᱡᱟᱱᱚᱱᱫᱚ ᱜᱮᱞᱯᱚᱱ ᱨᱮᱭᱟᱜ ᱠᱩᱠᱞᱤ ᱠᱚᱝᱜᱨᱮᱥ ᱥᱚᱢᱟᱡᱽᱛᱚᱱᱛᱨᱤ ᱫᱚᱞ ᱵᱮᱨᱮᱫ ᱞᱮᱱᱟ ᱡᱚᱛᱷᱟᱛ ᱛᱮᱞᱟ ᱦᱩᱭᱩᱜᱼᱟ ᱤ ᱨᱮᱭᱟᱜ ᱵᱳᱢᱵᱟᱭ ᱨᱮ ᱜᱮᱞ ᱢᱚᱬᱮ ᱨᱮᱭᱟᱜ ᱠᱩᱠᱞᱤ ᱳᱣᱟᱨᱠᱟᱨᱥ ᱮᱱᱰ ᱯᱮᱡᱮᱱᱴᱥ ᱯᱟᱨᱴᱤ ᱥᱮᱞᱮᱫ ᱛᱟᱦᱮᱸ ᱠᱟᱱᱟᱭ ᱡᱚᱛᱷᱟᱛ ᱛᱮᱞᱟ ᱦᱩᱭᱩᱜᱼᱟ ᱩ ᱨᱮᱭᱟᱜ ᱥᱟᱭᱢᱚᱱ ᱠᱚᱢᱤᱥᱚᱱ ᱵᱤᱨᱩᱫᱷ ᱦᱩᱞᱥᱟᱹᱭ ᱨᱮ ᱜᱮᱞ ᱛᱩᱨᱩᱭ ᱨᱮᱭᱟᱜ ᱠᱩᱠᱞᱤ ᱵᱟᱝᱞᱟ ᱨᱮᱱ ᱜᱚᱵᱷᱚᱨᱱᱚᱨ ᱥᱴᱟᱞᱤᱱ ᱡᱟᱠᱥᱚᱱ ᱜᱚᱡ ᱞᱟᱹᱜᱤᱫ ᱮ ᱪᱮᱥᱴᱟ ᱞᱮᱫᱟ ᱥᱟᱹᱨᱤ ᱛᱮᱞᱟ ᱦᱩᱭᱩᱜᱼᱟ ᱚ ᱨᱮᱭᱟᱜ ᱵᱤᱱᱟ ᱫᱟᱥ ᱜᱮᱞ ᱮᱭᱟᱭ ᱨᱮᱭᱟᱜ ᱠᱩᱠᱞᱤ ᱮᱱᱴᱤ ᱥᱟᱨᱠᱩᱞᱟᱨ ᱥᱳᱥᱟᱭᱴᱤ ᱨᱮᱱ ᱥᱚᱢᱯᱟᱫᱚᱠ ᱮ ᱛᱟᱦᱮᱸ ᱠᱟᱱᱟ ᱥᱟᱹᱨᱤ ᱛᱮᱞᱟ ᱦᱩᱭᱩᱜᱼᱟ ᱚ ᱨᱮᱭᱟᱜ ᱥᱚᱪᱤᱱᱫᱨᱚ ᱯᱨᱚᱥᱟᱫᱽ ᱵᱚᱥᱩ ᱜᱮᱞ ᱤᱨᱟᱹᱞ ᱨᱮᱭᱟᱜ ᱠᱩᱠᱞᱤ ᱵᱷᱟᱭᱠᱚᱢ ᱥᱚᱛᱛᱟᱜᱨᱚᱦᱚ ᱦᱩᱭ ᱞᱮᱱᱟ ᱥᱟᱹᱨᱤ ᱛᱮᱞᱟ ᱦᱩᱭᱩᱜᱼᱟ ᱚ ᱨᱮᱭᱟᱜ ᱢᱟᱞᱟᱵᱟᱨ ᱨᱮ ᱜᱮᱞ ᱟᱨᱮ ᱨᱮᱭᱟᱜ ᱠᱩᱠᱞᱤ ᱵᱷᱟᱨᱚᱛ ᱫᱤᱥᱚᱢ ᱨᱮᱭᱟᱜ ᱚᱠᱟᱴᱟᱜ ᱯᱚᱱᱚᱛ ᱵᱷᱳᱴ ᱛᱟᱞᱟᱛᱮ ᱵᱷᱟᱨᱚᱛᱤᱭᱚ ᱤᱭᱩᱱᱤᱭᱚᱱ ᱨᱮ ᱥᱮᱞᱮᱫ ᱞᱮᱱᱟ ᱥᱟᱹᱨᱤ ᱛᱮᱞᱟ ᱦᱩᱭᱩᱜᱼᱟ ᱤ ᱨᱮᱭᱟᱜ ᱡᱩᱱᱟᱜᱚᱲ ᱵᱟᱨᱜᱮᱞ ᱨᱮᱭᱟᱜ ᱠᱩᱠᱞᱤ ᱯᱟᱹᱨᱥᱤ ᱞᱮᱠᱟᱛᱮ ᱜᱩᱡᱽᱨᱟᱴ ᱯᱚᱱᱚᱛ ᱵᱮᱱᱟᱣ ᱞᱮᱱᱟ ᱥᱟᱹᱨᱤ ᱛᱮᱞᱟ ᱦᱩᱭᱩᱜ ᱠᱟᱱᱟ ᱤ ᱨᱮᱭᱟᱜ ᱢᱤᱫ ᱜᱮᱥᱟᱭ ᱟᱨᱮ ᱥᱟᱭ ᱛᱩᱨᱩᱭ ᱜᱮᱞ ᱥᱟᱹᱦᱤᱛ ᱨᱮ ᱠᱩᱠᱞᱤ ᱠᱚᱫᱚ ᱱᱚᱰᱮ ᱜᱮ ᱢᱩᱪᱟᱹᱫ ᱮᱱᱟ